ᱱᱚᱛᱮ ᱠᱟᱜ ᱢᱮᱥᱮ ᱫᱤᱠᱤ ᱪᱮᱫ ᱠᱟ ᱠᱚ ᱨᱚᱝ ᱠᱟᱜ ᱢᱮᱭᱟ ᱵᱟᱹᱱᱩᱜ ᱛᱤᱧᱟ ᱥᱮ ᱨᱚᱝ ᱛᱚ ᱵᱟᱹᱦᱩ ᱫᱚ ᱠᱟᱹᱴᱤᱡ ᱠᱟᱹᱴᱤᱡ ᱠᱚ ᱨᱚᱝ ᱟᱠᱟᱫᱮᱭᱟ ᱧᱮᱞ ᱯᱮ ᱩᱱᱤ ᱫᱚ ᱡᱟᱦᱮᱨ ᱵᱩᱴᱟᱹ ᱥᱮᱫ ᱜᱮ ᱵᱟᱭ ᱥᱮᱱᱚᱜ ᱠᱟᱱᱛᱮ ᱵᱟᱠᱚ ᱨᱚᱝ ᱟᱠᱟᱫᱮᱭᱟ ᱛᱤᱦᱤᱧ ᱫᱚ ᱡᱚᱦᱟᱨ ᱜᱮ ᱥᱟᱱᱟᱢ ᱠᱚ ᱟᱯᱮ ᱡᱚᱛᱚ ᱠᱚᱣᱟᱜ ᱥᱟᱹᱜᱩᱱ ᱫᱟᱨᱟᱢ ᱢᱮᱱᱟᱜ ᱛᱤᱧᱟ ᱟᱨ ᱢᱤᱫ ᱱᱟᱣᱟ ᱵᱷᱤᱰᱤᱭᱳ ᱨᱮ ᱟᱨ ᱛᱤᱦᱤᱧ ᱫᱚ ᱠᱟᱱᱟ ᱵᱟᱦᱟ ᱨᱮᱭᱟᱜ ᱫᱚᱥᱟᱨ ᱫᱤᱱ ᱠᱟᱱᱟ ᱦᱮᱸ ᱥᱮ ᱛᱤᱦᱤᱧ ᱫᱚ ᱦᱟᱸᱜ ᱠᱷᱟᱱ ᱫᱟᱜ ᱫᱩᱞ ᱫᱤᱱ ᱠᱟᱱᱟ ᱫᱟᱜ ᱫᱩᱞ ᱢᱟᱦᱟ ᱠᱟᱱᱟ ᱛᱤᱦᱤᱧ ᱫᱚ ᱦᱟᱸᱜ ᱠᱷᱟᱱ ᱫᱟᱜ ᱞᱮ ᱫᱩᱯᱩᱞᱚᱜ ᱠᱟᱱᱟ ᱟᱫᱚ ᱟᱨ ᱨᱚᱝ ᱠᱚᱠᱚ ᱚᱡᱚᱜᱮᱜᱼᱟ ᱛᱮᱦᱮᱧ ᱫᱚ ᱟᱨᱠᱤ ᱫᱤᱠᱩ ᱠᱚ ᱥᱟᱵ ᱢᱮᱥᱟ ᱨᱟᱠᱟ ᱠᱟᱛᱮ ᱟᱫᱚ ᱛᱮᱦᱮᱧ ᱫᱚ ᱛᱟᱵᱚ ᱦᱳᱞᱤ ᱠᱟᱱᱟ ᱮᱱᱛᱮ ᱟᱫᱚ ᱤᱱᱟᱹᱛᱮ ᱦᱟᱸᱜ ᱠᱷᱟᱱ ᱱᱚᱜᱼᱚ ᱱᱚᱝᱠᱟ ᱨᱚᱝ ᱠᱚᱠᱚ ᱚᱡᱚᱜ ᱟᱹᱱᱤᱡ ᱠᱟᱱᱟ ᱛᱮᱦᱮᱧ ᱫᱚ ᱦᱮᱸ ᱥᱮ ᱟᱨ ᱤᱧ ᱫᱚ ᱱᱟᱜ ᱥᱟᱨᱟᱫᱤᱱ ᱛᱮᱦᱮᱧ ᱚᱲᱟᱜ ᱨᱮᱜᱮ ᱵᱟᱹᱧ ᱛᱟᱦᱮᱸ ᱠᱟᱱᱟ ᱟᱫᱚ ᱵᱟᱡᱟᱨ ᱥᱮᱫ ᱤᱧ ᱪᱟᱞᱟᱣ ᱞᱮᱱᱟ ᱢᱮᱫᱽᱱᱤᱯᱩᱨ ᱥᱮᱫ ᱟᱫᱚ ᱚᱱᱛᱮ ᱠᱷᱚᱱᱟᱜ ᱤᱧ ᱦᱮᱡ ᱟᱠᱟᱱᱟ ᱟᱨ ᱡᱟᱢᱟ ᱠᱚᱦᱚᱸ ᱟᱹᱣᱨᱤᱧ ᱟᱹᱪᱩᱨᱮᱜᱼᱟ ᱢᱮᱱᱠᱷᱟᱱ ᱚᱱᱟ ᱞᱟᱦᱟ ᱨᱮᱜᱮ ᱠᱚ ᱨᱚᱝ ᱜᱚᱫ ᱠᱤᱫᱤᱧᱟ ᱟᱫᱚ ᱦᱚᱸᱜᱼᱚᱭ ᱱᱤᱛᱚᱜ ᱫᱚ ᱡᱟᱢᱟ ᱠᱚᱧ ᱩᱡᱟᱹᱲᱤ ᱠᱟᱱᱟ ᱦᱚᱸᱜᱼᱚᱭ ᱯᱩᱨᱟᱹ ᱢᱟᱱᱮ ᱱᱚᱣᱟ ᱡᱟᱢᱟ ᱠᱚᱫᱚ ᱛᱮᱦᱮᱧ ᱫᱚ ᱦᱟᱸᱜ ᱠᱷᱟᱱᱤᱧ ᱱᱚᱥᱴᱚ ᱠᱟᱛᱟ ᱦᱟᱸᱜ ᱠᱷᱟᱱ ᱟᱨᱠᱤ ᱚᱱᱠᱟ ᱦᱟᱸᱰᱮ ᱫᱟᱜ ᱠᱚᱠᱚ ᱫᱩᱞ ᱟᱹᱱᱤᱡᱼᱟ ᱨᱚᱝ ᱠᱚᱠᱚ ᱚᱡᱚᱜ ᱟᱹᱱᱤᱡᱼᱟ ᱥᱮ ᱟᱫᱚ ᱰᱨᱮᱥ ᱠᱚ ᱱᱟᱜ ᱱᱳᱝᱨᱟᱜᱼᱟ ᱤᱱᱟᱹᱛᱮ ᱛᱟᱨᱯᱚᱨ ᱛᱮᱦᱮᱧ ᱫᱚ ᱰᱨᱮᱥᱤᱧ ᱵᱚᱫᱚᱞ ᱩᱛᱟᱹᱨ ᱟᱠᱟᱫ ᱢᱟᱱᱮ ᱰᱨᱮᱥᱤᱧ ᱵᱚᱫᱚᱞ ᱩᱛᱟᱹᱨ ᱟᱠᱟᱫ ᱛᱤᱧᱟᱹ ᱦᱮᱸ ᱥᱮ ᱟᱫᱚ ᱢᱚᱱᱮᱭᱮᱫ ᱟᱹᱧ ᱦᱟᱸᱜ ᱠᱷᱟᱱ ᱦᱟᱸᱰᱮ ᱟᱠᱷᱲᱟ ᱴᱟᱜ ᱫᱚ ᱦᱟᱸᱜ ᱠᱷᱟᱱ ᱡᱟᱦᱮᱨ ᱵᱩᱴᱟᱹ ᱥᱮᱫ ᱨᱮᱜᱮ ᱠᱚ ᱡᱚᱢᱟᱣ ᱡᱚᱢᱠᱟᱣ ᱠᱟᱜᱼᱟ ᱟᱫᱚ ᱚᱱᱛᱮ ᱜᱮ ᱦᱟᱸᱜ ᱠᱷᱟᱱᱤᱧ ᱤᱫᱤ ᱯᱮ ᱞᱟᱹᱜᱤᱫᱼᱟ ᱛᱟᱦᱚᱞᱮ ᱛᱮᱦᱮᱧᱟᱜ ᱵᱷᱤᱰᱤᱭᱳ ᱫᱚ ᱟᱹᱰᱤ ᱤᱱᱴᱟᱨᱮᱥᱴᱤᱝ ᱦᱩᱭ ᱞᱟᱹᱜᱤᱫᱚᱜ ᱠᱟᱱᱟ ᱦᱮᱸ ᱥᱮ ᱟᱨ ᱵᱷᱤᱰᱤᱭᱳ ᱢᱟᱱᱮ ᱮᱛᱚᱦᱚᱵ ᱠᱷᱚᱱ ᱢᱩᱪᱟᱹᱫ ᱫᱷᱟᱹᱵᱤᱡ ᱧᱮᱞ ᱛᱟᱵᱚᱱ ᱯᱮ ᱟᱨ ᱡᱟᱦᱮᱨ ᱢᱟᱱᱮ ᱡᱟᱦᱮᱨ ᱵᱩᱴᱟᱹ ᱥᱮᱫ ᱨᱮ ᱠᱟᱱ ᱢᱟᱭᱤᱠ ᱠᱚ ᱥᱟᱰᱮ ᱠᱟᱱᱟ ᱚᱸᱰᱮ ᱜᱮ ᱦᱟᱸᱜ ᱠᱷᱟᱱ ᱟᱹᱰᱤ ᱡᱳᱨ ᱠᱚ ᱡᱚᱢᱠᱟᱣ ᱠᱟᱜᱼᱟ ᱟᱛᱳ ᱠᱚᱲᱟ ᱠᱚ ᱠᱩᱲᱤ ᱠᱚ ᱦᱮᱸ ᱥᱮ ᱟᱛᱳ ᱦᱚᱲ ᱠᱚ ᱡᱚᱛᱚ ᱚᱸᱰᱮ ᱠᱚ ᱪᱟᱞᱟᱣ ᱠᱟᱱᱟ ᱟᱨ ᱟᱹᱰᱤ ᱡᱳᱨ ᱠᱚ ᱡᱚᱢᱠᱟᱣ ᱠᱟᱜᱼᱟ ᱛᱚ ᱪᱚᱞᱚ ᱚᱸᱰᱮ ᱜᱮᱵᱚᱱ ᱪᱟᱞᱟᱜᱼᱟ ᱟᱨ ᱤᱱᱡᱚᱭᱟᱵᱚᱱ ᱛᱮᱦᱮᱧᱟᱜ ᱫᱤᱱᱴᱟᱜ ᱦᱮᱸ ᱥᱮ ᱟᱨ ᱥᱟᱹᱨᱤ ᱠᱟᱛᱷᱟ ᱵᱚᱞᱛᱮ ᱫᱚ ᱛᱮᱦᱮᱧ ᱫᱚ ᱢᱟᱱᱮ ᱥᱮᱛᱟᱜ ᱠᱷᱚᱱ ᱫᱟᱠᱟ ᱜᱮ ᱵᱟᱹᱧ ᱡᱚᱢ ᱠᱟᱫᱟ ᱮᱱᱦᱚᱸ ᱵᱟᱝ ᱨᱮᱸᱜᱮᱡ ᱤᱧ ᱠᱟᱱᱟ ᱵᱟᱨᱭᱟ ᱨᱩᱴᱤ ᱡᱚᱢ ᱠᱟᱛᱮ ᱢᱮᱱᱟᱧᱟ ᱟᱫᱚ ᱪᱚᱞᱚ ᱮᱱᱠᱷᱟᱱ ᱡᱟᱦᱮᱨ ᱥᱮᱫ ᱜᱮᱵᱚᱱ ᱥᱮᱱ ᱞᱮᱱᱜᱮ ᱦᱮᱸ ᱥᱮ ᱪᱚᱞᱚ ᱪᱚᱞᱚ ᱞᱟᱝ ᱪᱟᱞᱟᱜ ᱱᱤᱛᱚᱜ ᱫᱚ ᱡᱟᱦᱮᱨ ᱵᱩᱴᱟᱹ ᱥᱮᱫ ᱥᱮᱱ ᱦᱩᱭᱩᱜ ᱠᱟᱱᱟ ᱦᱟᱸᱜ ᱠᱷᱟᱱ ᱦᱮᱸ ᱥᱮ ᱟᱨ ᱚᱱᱛᱮ ᱨᱮᱜᱮ ᱦᱟᱸᱜ ᱠᱷᱟᱱ ᱚᱠᱟ ᱞᱮᱠᱟ ᱠᱚ ᱡᱚᱢ ᱠᱟᱣ ᱠᱟᱜᱼᱟᱧ ᱫᱮᱠᱷᱟᱣ ᱟᱯᱮ ᱠᱟᱱᱟ ᱪᱮᱞᱮ ᱟᱹᱰᱤ ᱡᱳᱨ ᱠᱚ ᱡᱚᱢ ᱠᱟᱣ ᱠᱟᱜ ᱯᱮᱭᱟ ᱦᱮᱸ ᱛᱚ ᱦᱟᱱᱠᱩ ᱦᱟᱱᱛᱮ ᱨᱮᱠᱚ ᱮᱱᱮᱡ ᱠᱟᱱᱟ ᱡᱟᱦᱮᱨ ᱵᱩᱴᱟᱹ ᱥᱮᱫ ᱨᱮ ᱦᱮᱸ ᱥᱮ

ᱥᱮᱛᱟᱜ ᱨᱮ ᱫᱟᱜ ᱦᱤᱡᱩᱜ ᱠᱟᱱᱟ ᱫᱤᱱ ᱱᱤᱛᱚᱜ ᱢᱟᱭᱤᱠ ᱠᱚ ᱠᱚ ᱥᱟᱭᱤᱰᱮᱜᱼᱟ ᱟᱨ ᱦᱚᱞᱟ ᱯᱮ ᱧᱮᱞ ᱞᱮᱫ ᱞᱮᱭᱟ ᱡᱟᱦᱟᱸ ᱞᱮᱠᱟ ᱢᱤᱫ ᱥᱟᱶᱛᱮ ᱞᱮ ᱛᱟᱦᱮᱸ ᱠᱟᱱᱟ ᱛᱮᱦᱮᱧ ᱦᱚᱸ ᱢᱤᱫ ᱥᱟᱶ ᱛᱮᱜᱮ ᱢᱮᱱᱟᱜ ᱞᱮᱭᱟ ᱱᱩᱭ ᱛᱚᱨᱟ ᱢᱮᱱᱟᱭᱟ ᱨᱟᱢᱜᱚᱲ ᱯᱟᱴᱤ ᱟᱨ ᱱᱚᱛᱮ ᱢᱮᱱᱟᱭᱟ ᱩᱱᱤ ᱛᱚᱨᱟ ᱟᱵᱚᱭᱤᱡ ᱪᱮᱫ ᱠᱚ ᱵᱚᱭᱦᱟ ᱢᱮᱱᱟᱭᱟ ᱦᱮᱸᱥᱮ ᱤᱱᱡᱚᱭ ᱟᱞᱮ ᱟᱹᱰᱤ ᱨᱟᱹᱥᱠᱟᱹ ᱜᱮ

ᱟᱨ ᱛᱮᱦᱮᱧᱟᱜ ᱵᱷᱤᱰᱤᱭᱳ ᱫᱚ ᱛᱟᱵᱚᱱ ᱱᱚᱰᱮ ᱜᱮ ᱢᱩᱪᱟᱹᱫ ᱠᱟᱜ ᱠᱟᱱᱟ ᱚᱠᱟ ᱞᱮᱠᱟ ᱦᱩᱭᱱᱟ ᱡᱚᱛᱚ ᱦᱚᱲ ᱠᱚᱢᱮᱱᱴ ᱠᱟᱛᱮ ᱞᱟᱹᱭᱟᱹᱧ ᱛᱟᱵᱚᱱ ᱯᱮ ᱟᱨ ᱢᱟ ᱮᱱᱠᱷᱟᱱ ᱥᱟᱱᱟᱢ ᱠᱚᱜᱮ ᱡᱚᱦᱟᱨ